ᱦᱮᱞᱳ ᱜᱟᱛᱮ ᱠᱚ ᱥᱟᱱᱟᱢ ᱠᱚᱜᱮ ᱡᱚᱦᱟᱨ ᱜᱮ ᱱᱚᱣᱟ ᱵᱷᱤᱰᱤᱭᱳ ᱨᱮ ᱟᱯᱮ ᱡᱚᱛᱚ ᱠᱚᱧ ᱥᱟᱹᱜᱩᱱ ᱫᱟᱨᱟᱢᱮᱫ ᱯᱮ ᱠᱟᱱᱟ ᱤᱧ ᱜᱮ ᱯᱨᱚᱥᱚᱱᱡᱤᱛ ᱠᱤᱥᱠᱩ ᱟᱨ ᱟᱯᱮ ᱛᱮᱦᱮᱧ ᱤᱭᱩᱴᱩᱵᱽ ᱨᱮ ᱟᱵᱚ ᱪᱮᱫ ᱞᱮᱠᱟᱛᱮ ᱢᱟᱱᱮ ᱥᱚᱢᱚᱭ ᱨᱮ ᱵᱷᱤᱰᱤᱭᱳ ᱵᱚᱱ ᱧᱮᱞ ᱠᱷᱟᱱ ᱠᱚᱢᱮᱱᱴᱥ ᱨᱮᱭᱟᱜ ᱚᱯᱥᱚᱱ ᱵᱟᱝ ᱛᱟᱦᱮᱱᱟ ᱨᱮᱥᱴᱨᱟᱠᱴᱤᱠ ᱢᱳᱰ ᱛᱟᱦᱮᱱᱟ ᱛᱚ ᱚᱱᱟ ᱪᱤᱠᱟᱛᱮ ᱟᱵᱚ ᱵᱚᱱ ᱚᱪᱚᱜ ᱫᱟᱲᱮᱭᱟᱜᱼᱟ ᱚᱱᱟ ᱞᱟᱹᱜᱤᱫ ᱛᱮ ᱛᱮᱦᱮᱧ ᱟᱯᱮ ᱛᱟᱞᱟᱨᱮ ᱤᱧ ᱱᱚᱣᱟ ᱵᱷᱤᱰᱤᱭᱳᱧ ᱟᱹᱜᱩ ᱥᱚᱫᱚᱨ ᱠᱟᱜᱼᱟ ᱛᱚ ᱜᱟᱛᱮ ᱠᱚ ᱟᱯᱮ ᱴᱷᱮᱱ ᱱᱮᱦᱚᱨ ᱱᱚᱣᱟ ᱜᱮ ᱛᱟᱦᱮᱱ ᱠᱟᱱᱟ ᱡᱮ ᱵᱷᱤᱰᱤᱭᱳ ᱮᱠᱥᱤᱯ ᱞᱟᱦᱟ ᱨᱮ ᱟᱯᱮ ᱱᱟᱥᱮᱱᱟᱜ ᱯᱩᱨᱟᱹᱣ ᱧᱮᱞ ᱞᱟᱹᱜᱤᱫ ᱛᱮ ᱦᱩᱫᱤᱥ ᱛᱟᱵᱚᱱ ᱯᱮ ᱟᱨ ᱧᱮᱞ ᱛᱟᱵᱚᱱ ᱯᱮ ᱟᱨ ᱡᱩᱫᱤ ᱵᱷᱤᱰᱤᱭᱳ ᱟᱯᱮ ᱞᱟᱭᱤᱠ ᱠᱟᱜ ᱠᱷᱟᱡ ᱵᱟᱯᱮ ᱥᱟᱵᱥᱠᱨᱟᱭᱤᱵ ᱠᱟᱱ ᱠᱷᱟᱡ ᱥᱟᱵᱥᱠᱨᱟᱭᱤᱵ ᱜᱚᱫ ᱛᱟᱵᱚᱱ ᱯᱮ ᱟᱞᱚ ᱯᱮ ᱫᱮᱨᱤᱭᱟ ᱜᱟᱛᱮ ᱠᱚ ᱵᱷᱤᱰᱤᱭᱳ ᱟᱯᱮ ᱟᱹᱰᱤ ᱢᱚᱡᱽ ᱛᱮ ᱧᱮᱞ ᱛᱟᱵᱚᱱ ᱯᱮ ᱟᱯᱮ ᱟᱯᱮ ᱦᱚᱸ ᱡᱩᱫᱤ ᱚᱱᱠᱟ ᱠᱟᱵᱷᱤ ᱠᱟᱵᱷᱤ ᱚᱱᱠᱟ ᱦᱩᱭ ᱠᱟᱱ ᱛᱟᱯᱮ ᱠᱷᱟᱡ ᱟᱯᱮᱭᱟᱜ ᱵᱷᱤᱰᱤᱭᱳ ᱨᱮᱦᱚᱸ ᱱᱚᱣᱟ ᱵᱚᱱ ᱚᱪᱚᱜ ᱫᱟᱲᱮᱭᱟᱜᱼᱟ

ᱟᱵᱚ ᱥᱤᱴᱤᱝ ᱨᱮ ᱪᱟᱞᱟᱜ ᱡᱚᱲ ᱛᱟᱵᱚᱱᱟ ᱟᱵᱚ ᱚᱱᱟ ᱥᱤᱴᱤᱝ ᱪᱤᱠᱟ ᱛᱮᱵᱚᱱ ᱪᱟᱞᱟᱜᱼᱟ ᱚᱠᱟ ᱴᱷᱮᱡ ᱵᱚᱱ ᱪᱟᱞᱟᱜᱼᱟ ᱛᱚ ᱚᱱᱟ ᱨᱮᱭᱟᱜ ᱵᱤᱥᱚᱭ ᱜᱮ ᱛᱮᱦᱮᱧ ᱟᱯᱮᱧ ᱞᱟᱹᱭ ᱟᱯᱮ ᱠᱟᱱᱟ ᱛᱚ ᱮᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱮᱱᱛᱮᱫ ᱵᱷᱤᱰᱭᱳ ᱫᱚ ᱟᱹᱰᱤ ᱛᱟᱢᱟᱢ ᱜᱮᱭᱟ ᱟᱨ ᱯᱮ ᱟᱯᱮ ᱦᱚᱸᱯᱮ ᱪᱮᱫ ᱩᱛᱟᱹᱨᱟ ᱛᱚ ᱜᱟᱛᱮ ᱠᱚ ᱜᱟᱛᱮ ᱠᱚ, ᱱᱚᱣᱟ ᱵᱷᱤᱰᱤᱭᱳ ᱟᱯᱮ ᱠᱚ ᱛᱟᱞᱟ ᱨᱮᱧ ᱟᱹᱜᱩ ᱥᱚᱫᱚᱨ ᱠᱮᱫᱟ ᱟᱨ ᱱᱤᱛᱚᱜ ᱟᱵᱚ ᱵᱚᱱ ᱪᱮᱫ ᱵᱚᱱ ᱪᱮᱠᱟᱭᱟ ᱡᱮ ᱟᱵᱚ ᱟᱵᱚ ᱪᱮᱫ ᱵᱚᱱ ᱪᱮᱠᱟᱭᱟ ᱡᱮᱭᱥᱮ ᱠᱤ ᱡᱟᱦᱟᱸᱴᱟᱜ ᱵᱷᱤᱰᱤᱭᱳ ᱜᱮᱵᱚᱱ ᱧᱮᱞ ᱚᱱᱟ ᱨᱮᱜᱮ ᱱᱚᱝᱠᱟᱱ ᱚᱯᱥᱚᱱ ᱛᱟᱦᱮᱱᱟ ᱡᱮ ᱵᱟᱵᱚᱱ ᱠᱚᱢᱮᱱᱴ ᱫᱟᱲᱮᱭᱟᱜᱼᱟ ᱛᱚ ᱜᱟᱛᱮ ᱠᱚ ᱟᱵᱚ ᱥᱤᱫᱷᱟᱹ ᱟᱵᱚᱣᱟᱜ ᱚᱱᱟ ᱞᱳᱜᱳ ᱢᱮᱱᱟᱜ ᱟᱵᱚᱣᱟᱜ ᱟᱨ ᱚᱱᱟ ᱞᱳᱜᱳ ᱨᱮ ᱠᱞᱤᱠ ᱠᱟᱛᱮ ᱟᱵᱚ ᱥᱮᱴᱤᱝ ᱨᱮᱵᱚᱱ ᱪᱟᱞᱟᱜᱼᱟ᱾ ᱪᱮᱛᱟᱱ ᱨᱮ ᱡᱟᱦᱟᱸ ᱥᱮᱴᱤᱝ ᱵᱚᱱ ᱧᱮᱞ ᱧᱟᱢ ᱮᱫᱟ ᱚᱱᱟ ᱥᱮᱴᱤᱝ ᱵᱚᱱ ᱚᱛᱟᱭᱟ ᱟᱵᱚᱱ᱾ ᱟᱨ ᱚᱱᱟ ᱥᱮᱴᱤᱝ ᱨᱮᱵᱚᱱ ᱚᱛᱟᱭᱟ ᱟᱨ ᱚᱱᱟ ᱥᱮᱴᱤᱝ ᱵᱷᱤᱛᱨᱤ ᱨᱮᱜᱮ ᱢᱮᱱᱟᱜᱼᱟ ᱡᱚᱛᱚᱣᱟᱜ᱾ ᱛᱚ ᱜᱟᱛᱮ ᱠᱚ ᱟᱵᱚ ᱪᱮᱛᱟᱱ ᱨᱮ ᱡᱮᱱᱟᱨᱮᱞ ᱳᱠᱮ ᱠᱟᱛᱮ ᱟᱵᱚ ᱞᱟᱛᱟᱨ ᱨᱮ ᱨᱮᱥᱴᱟᱨᱴᱮᱰ ᱢᱳᱰ ᱚᱱᱟ ᱵᱚᱱ ᱚᱱ ᱜᱮᱭᱟ ᱛᱚ ᱚᱱᱟ ᱵᱚᱱ ᱚᱯᱷᱼᱟ᱾ ᱚᱱᱟ ᱵᱚᱱ ᱚᱯᱷ ᱞᱮᱠᱷᱟᱱ ᱥᱟᱹᱨᱤ ᱜᱮ ᱱᱚᱣᱟ ᱨᱮᱥᱴᱟᱨᱴᱮᱰ ᱢᱳᱰ ᱫᱚ ᱪᱟᱵᱟ ᱩᱛᱟᱹᱨᱚᱜᱼᱟ ᱟᱨ ᱤᱭᱩᱴᱩᱵᱽ ᱨᱮ ᱟᱵᱚ ᱥᱮᱱ ᱨᱩᱣᱟᱹᱲ ᱠᱟᱛᱮ ᱡᱚᱠᱷᱚᱱ ᱵᱷᱤᱰᱤᱭᱳ ᱵᱚᱱ ᱪᱟᱹᱞᱩᱭᱟ ᱟᱨᱦᱚᱸ ᱛᱟᱦᱚᱞᱮ ᱚᱸᱰᱮ ᱱᱚᱣᱟ ᱵᱟᱝ ᱛᱟᱦᱮᱱᱟ ᱟᱵᱚ ᱚᱸᱰᱮ ᱠᱚᱢᱮᱱᱴᱥ ᱫᱟᱲᱮᱭᱟᱜ ᱟᱵᱚᱱ ᱡᱟᱹᱨᱩᱲ ᱜᱮ ᱛᱚ ᱜᱟᱛᱮ ᱠᱚ ᱟᱵᱚ ᱧᱮᱞ ᱛᱟᱵᱚᱱ ᱯᱮ ᱡᱮ ᱱᱤᱛᱚᱜ ᱧᱮᱞ ᱦᱚᱪᱚ ᱵᱚᱱᱟ ᱟᱨᱦᱚᱸ ᱡᱩᱫᱟᱹᱛᱮ ᱟᱯᱮ ᱱᱚᱸᱰᱮ ᱠᱚᱢᱮᱱᱴᱥ ᱦᱤᱡᱩᱜ ᱠᱟᱱᱟ ᱥᱮ ᱵᱟᱝ ᱡᱩᱫᱤ ᱵᱟᱝ ᱦᱤᱡᱩᱜ ᱠᱟᱱ ᱠᱷᱟᱡ ᱛᱟᱦᱚᱞᱮ ᱧᱮᱞ ᱢᱮ ᱛᱟᱦᱚᱞᱮ ᱧᱮᱞ ᱛᱟᱵᱚᱱ ᱯᱮ ᱡᱮ ᱦᱩᱭ ᱩᱛᱟᱹᱨ ᱟᱠᱟᱱᱟ ᱠᱟᱹᱢᱤ ᱫᱚ ᱛᱚ ᱜᱟᱛᱮ ᱠᱚ ᱟᱯᱮ ᱴᱷᱮᱱ ᱱᱮᱦᱚᱨ ᱛᱟᱦᱮᱱ ᱠᱟᱱᱟ ᱡᱩᱫᱤ ᱠᱮ ᱟᱯᱮ ᱵᱷᱤᱰᱤᱭᱳ ᱵᱟᱯᱮ ᱥᱟᱵᱥᱠᱨᱟᱭᱤᱵ ᱠᱟᱜ ᱛᱟᱵᱚᱱᱟ ᱟᱨ ᱵᱟᱯᱮ ᱞᱟᱭᱤᱠ ᱠᱟᱜ ᱛᱟᱵᱚᱱᱟ ᱛᱟᱦᱚᱞᱮ ᱩᱥᱟᱹᱨᱟ ᱛᱮ ᱥᱟᱵᱥᱠᱨᱟᱭᱤᱵ ᱜᱚᱫ ᱛᱟᱵᱚᱱ ᱯᱮ ᱞᱟᱭᱤᱠ ᱛᱟᱵᱚᱱ ᱯᱮ ᱟᱨᱦᱚᱸ ᱜᱟᱛᱮ ᱠᱚ ᱱᱚᱝᱠᱟ ᱜᱮ ᱥᱟᱨᱮᱡ ᱫᱤᱱ ᱨᱮ ᱱᱚᱝᱠᱟᱱ ᱵᱷᱤᱰᱤᱭᱳ ᱟᱯᱮ ᱠᱚ ᱛᱟᱞᱟᱛᱮᱧ ᱟᱹᱜᱩ ᱤᱫᱤᱭᱟ ᱜᱟᱛᱮ ᱠᱚ ᱡᱮᱭᱥᱮ ᱠᱤ ᱟᱯᱮ ᱞᱟᱛᱟᱨ ᱨᱮᱯᱮ ᱧᱮᱞ ᱫᱟᱲᱮᱭᱟᱜ ᱠᱟᱱᱟ ᱠᱚᱢᱮᱱᱴ ᱵᱚᱠᱥ ᱚᱱ ᱜᱮᱭᱟ ᱛᱚ ᱡᱮᱭᱥᱮ ᱠᱤ ᱡᱟᱦᱟᱸᱴᱟᱜ ᱵᱚᱱ ᱠᱚᱢᱮᱱᱴ ᱥᱮᱭᱟ ᱡᱮᱭᱥᱮ ᱠᱤ ᱟᱵᱚ ᱵᱚᱱ ᱠᱚᱢᱮᱱᱴ ᱥᱮᱭᱟ ᱡᱟᱦᱟᱱᱟᱜ ᱜᱮ ᱢᱚᱡᱽ ᱠᱟᱛᱷᱟ ᱵᱚᱱ ᱠᱚᱢᱮᱱᱴ ᱥᱮᱭᱟ ᱡᱮᱭᱥᱮ ᱠᱤ ᱟᱹᱰᱤ ᱢᱚᱡᱽ ᱛᱚ ᱜᱟᱛᱮ ᱠᱚ ᱱᱩᱠᱩ ᱡᱟᱦᱟᱸᱭ ᱱᱚᱣᱟ ᱵᱷᱤᱰᱤᱭᱳ ᱠᱚ ᱱᱚᱣᱟ ᱨᱮᱠᱚ ᱟᱲᱟᱜ ᱞᱮᱫ ᱩᱱᱠᱩ ᱢᱤᱫᱴᱮᱱ ᱯᱷᱟᱭᱫᱟ ᱠᱚ ᱧᱟᱢ ᱠᱮᱫᱟ ᱡᱮ ᱟᱹᱰᱤ ᱢᱚᱡᱽ ᱠᱟᱛᱷᱟᱧ ᱠᱚᱢᱮᱱᱴ ᱠᱟᱜ ᱠᱚᱣᱟ ᱛᱚ ᱜᱟᱛᱮ ᱠᱚ ᱟᱯᱮ ᱵᱷᱤᱰᱤᱭᱳ ᱪᱮᱫ ᱞᱮᱠᱟ ᱯᱮ ᱧᱮᱞ ᱠᱮᱫ ᱛᱟᱵᱚᱱᱟ ᱛᱚ ᱠᱚᱢᱮᱱᱴᱥ ᱠᱟᱛᱮ ᱟᱯᱮ ᱚᱱᱟ ᱞᱟᱹᱭ ᱛᱟᱵᱚᱱ ᱯᱮ ᱟᱨ ᱱᱚᱝᱠᱟ ᱜᱮ ᱱᱮᱠᱥᱴ ᱴᱟᱭᱤᱢ ᱟᱯᱮ ᱠᱚ ᱛᱟᱞᱟ ᱨᱮ ᱟᱨᱦᱚᱸ ᱢᱤᱢᱤᱫ ᱵᱷᱤᱰᱤᱭᱳ ᱟᱱᱛᱮᱧ ᱦᱤᱡᱩᱜ ᱛᱟᱵᱚᱱᱟ᱾ ᱛᱚ ᱜᱟᱛᱮ ᱠᱚ ᱱᱚᱣᱟ ᱞᱳᱠᱟᱞ ᱵᱞᱚᱜᱽ ᱚᱯᱷᱤᱥᱤᱭᱟᱞ ᱟᱯᱮ ᱥᱟᱵᱥᱠᱨᱟᱭᱤᱵᱽ ᱫᱚᱦᱚ ᱠᱟᱛᱟ ᱵᱚᱱ ᱯᱮ ᱟᱨ ᱥᱟᱯᱳᱨᱴ ᱛᱟᱵᱚᱱ ᱯᱮ ᱟᱨ ᱚᱱᱠᱟ ᱜᱮ ᱱᱮᱠᱥᱴ ᱴᱟᱭᱤᱢ ᱱᱚᱝᱠᱟ᱾